ᱦᱟᱭ ᱡᱚᱦᱟᱨ ᱜᱮ ᱥᱟᱱᱟᱢ ᱠᱚ ᱛᱚ ᱛᱤᱦᱤᱧ ᱫᱚ ᱟᱞᱮ ᱞᱮ ᱢᱚᱰᱷᱟᱣ ᱠᱟᱱᱟ ᱨᱚᱠᱚᱡ ᱦᱟᱞᱟᱝ ᱛᱚ ᱟᱭᱢᱟ ᱠᱚᱲᱟ ᱠᱚ ᱱᱩᱭ ᱯᱮ ᱧᱮᱞ ᱫᱟᱲᱮᱭᱟᱭ ᱠᱟᱱᱟ ᱡᱚᱥᱮᱯ ᱟᱨ ᱞᱟᱦᱟ ᱥᱮᱫ ᱨᱮ ᱦᱟᱹᱱᱠᱩ ᱠᱚᱲᱟ ᱠᱚᱯᱮ ᱧᱮᱞ ᱫᱟᱲᱮ ᱠᱚ ᱠᱟᱱᱟ ᱟᱞᱮ ᱛᱤᱦᱤᱧ ᱞᱮ ᱢᱚᱰᱷᱟᱣ ᱠᱟᱱᱟ ᱨᱚᱠᱚᱡ ᱦᱟᱞᱟᱝ ᱟᱞᱮ ᱟᱛᱳ ᱥᱩᱨ ᱨᱮᱜᱮ ᱢᱤᱫᱴᱮᱱ ᱜᱟᱰᱟ ᱮᱠᱪᱩᱭᱮᱞᱤ ᱚᱱᱟ ᱫᱚ ᱜᱟᱰᱟ ᱫᱚ ᱵᱟᱝ ᱠᱟᱱᱟ ᱢᱤᱫᱴᱮᱱ ᱡᱷᱚᱨᱟ ᱞᱮᱠᱟᱱᱟᱜ ᱠᱟᱱᱟ ᱟᱫᱚ ᱟᱞᱮ ᱫᱚ ᱵᱤᱨ ᱡᱷᱚᱨᱟ ᱞᱮ ᱢᱮᱛᱟᱜᱼᱟ ᱚᱱᱟ ᱵᱤᱨ ᱡᱷᱚᱨᱟ ᱨᱮ ᱟᱞᱮ ᱫᱚ ᱨᱚᱠᱚᱡ ᱦᱟᱞᱟᱝ ᱞᱮ ᱦᱮᱡ ᱠᱟᱱᱟ ᱛᱚ ᱨᱚᱠᱚᱡ ᱦᱟᱞᱟᱝ ᱤᱫᱤ ᱠᱟᱛᱮ ᱪᱮᱫ ᱞᱮᱠᱟ ᱞᱮ ᱡᱚᱢ ᱠᱚᱣᱟ ᱚᱱᱟ ᱧᱮᱧᱮᱞ ᱥᱟᱱᱟ ᱯᱮ ᱠᱷᱟᱡ ᱟᱯᱮ ᱫᱚ ᱠᱷᱟᱹᱞᱤ ᱫᱟᱭᱟ ᱠᱟᱛᱮ ᱪᱮᱱᱮᱞ ᱥᱟᱵᱥᱠᱨᱟᱭᱤᱵ ᱛᱟᱵᱚᱱ ᱯᱮ ᱟᱨ ᱞᱟᱭᱤᱠ ᱛᱟᱵᱚᱱ ᱯᱮ ᱟᱨ ᱜᱟᱛᱮ ᱠᱚᱴᱷᱮ ᱥᱮᱭᱟᱨ ᱛᱟᱵᱚᱱ ᱯᱮ ᱟᱨ ᱵᱷᱤᱰᱤᱭᱳ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱛᱚ ᱫᱮᱞᱟ ᱨᱚᱠᱚᱡ ᱪᱮᱫ ᱞᱮᱠᱟ ᱞᱮ ᱦᱟᱞᱟᱝ ᱠᱚᱣᱟ ᱚᱱᱟ ᱠᱚᱧ ᱩᱫᱩᱜ ᱟᱵᱚᱱᱟ ᱛᱮᱦᱮᱧ ᱟᱵᱚ ᱱᱚᱰᱮ ᱨᱚᱠᱚᱡ ᱦᱟᱞᱟᱝ ᱵᱚᱱ ᱦᱤᱡᱩᱜ ᱠᱟᱱᱛᱮ ᱟᱹᱰᱤ ᱠᱩᱥᱤ ᱨᱟᱹᱥᱠᱟᱹ ᱟᱨ ᱟᱹᱰᱤ ᱠᱷᱩᱥᱤ ᱟᱥᱚᱜ ᱠᱟᱹᱱᱟᱹᱧ ᱩᱱᱠᱩ ᱧᱮᱧᱮᱞ ᱡᱚᱛᱚ ᱦᱚᱲ ᱟᱹᱰᱤ ᱠᱩᱥᱤ ᱞᱮ ᱟᱹᱭᱠᱟᱹᱣ ᱫᱟ ᱮᱭ ᱚᱠᱟ ᱥᱮᱫ ᱠᱚ ᱧᱟᱢᱚᱜᱼᱟ ᱰᱷᱮᱨ ᱚᱱᱛᱮ ᱠᱚ ᱧᱟᱢᱚᱜᱼᱟ ᱦᱟᱝ ᱴᱷᱤᱠ ᱜᱮᱭᱟ ᱴᱷᱤᱠ ᱜᱮᱭᱟ ᱛᱚ ᱟᱞᱮ ᱫᱚ ᱱᱤᱛᱚᱜ ᱱᱚᱣᱟ ᱡᱷᱚᱨᱟ ᱛᱮᱞᱮ ᱦᱮᱡ ᱮᱱᱟ ᱚᱸᱰᱮ ᱨᱚᱠᱚᱡ ᱚᱣᱟᱨ ᱥᱟᱶ ᱥᱟᱶᱛᱮ ᱠᱟᱴᱠᱚᱢ ᱦᱚᱸᱞᱮ ᱤᱫᱤ ᱛᱚᱨᱟᱭᱮᱫ ᱠᱚᱣᱟ ᱠᱟᱴᱠᱚᱢ ᱠᱚ ᱧᱟᱢᱚᱜᱼᱟ ᱞᱟᱹᱴᱩ ᱫᱚ ᱩᱰᱩᱠ

Wow. ᱱᱩᱠᱩ ᱧᱮᱞ ᱫᱟᱲᱮ ᱠᱚ ᱠᱟᱱᱟ ᱯᱮ ᱱᱚᱝᱠᱟ ᱟᱹᱰᱤ ᱦᱟᱨᱚᱱᱟ ᱨᱚᱠᱚᱡ ᱩᱥᱟᱹᱨᱟ ᱟᱞᱮ ᱥᱮᱫ ᱫᱚ ᱤᱱᱟᱹᱜ ᱩᱥᱟᱹᱨᱟ ᱵᱟᱠᱚ ᱧᱟᱢᱚᱜᱼᱟ ᱚᱱᱠᱟ ᱟᱹᱰᱤ ᱜᱷᱟᱹᱲᱤᱡ ᱵᱟᱫᱽ ᱨᱮ ᱚᱱᱠᱟ ᱜᱟᱡᱟᱲ ᱜᱟᱡᱟᱲ ᱠᱚ ᱧᱟᱢᱚᱜᱼᱟ ᱟᱫᱚ ᱥᱟᱯᱷᱟ ᱠᱚ ᱡᱟᱹᱨᱩᱲᱟ

ᱮᱱᱠᱷᱟᱱ ᱨᱚᱴᱮ ᱞᱮ ᱧᱟᱢ ᱠᱮᱫᱮ ᱟᱭᱟ ᱫᱟᱹᱲ ᱠᱮᱫᱟ ᱫᱟᱹᱲ ᱠᱮᱫᱟ ᱫᱟᱹᱲ ᱠᱮᱫᱟ ᱠᱮᱢᱮᱨᱟ ᱥᱟᱡ ᱨᱚᱴᱮ ᱞᱮᱠᱟ ᱠᱮᱢᱮᱨᱟ ᱦᱟᱹᱠᱩ ᱥᱟᱵ ᱢᱮᱱᱛᱮ ᱮᱱᱠᱷᱟᱱ ᱨᱚᱴᱮ ᱨᱚᱴᱮ ᱱᱮ ᱩᱢᱤᱭᱟᱢ ᱞᱮᱠ ᱫᱟᱣᱠᱤ ᱨᱤᱵᱟᱨ ᱠᱚᱨᱮᱱᱟᱜ ᱫᱟᱜ ᱞᱮᱠᱟ ᱧᱮᱞᱚᱜ ᱠᱟᱱᱟ ᱭᱟ ᱴᱩᱰᱮ ᱟᱭ ᱮᱢ ᱥᱱᱮᱞ ᱴᱩᱰᱮ ᱟᱭ ᱮᱢ ᱵᱞᱩ ᱣᱟᱴᱟᱨ ᱜᱟᱭᱥ ᱴᱩᱰᱮ ᱟᱭ ᱮᱢ ᱵᱞᱩ ᱣᱟᱴᱟᱨ ᱚᱱᱠᱟ ᱫᱚ ᱚᱠᱚᱭ ᱢᱮᱱᱟ ᱵᱟᱰᱟᱭ ᱯᱮ ᱤᱝᱞᱤᱥ ᱢᱮᱠᱟᱨ ᱤᱝᱞᱤᱥ ᱢᱮᱠᱟᱨᱟᱜ ᱤᱭᱩᱴᱩᱵᱽ ᱪᱮᱱᱮᱞ ᱧᱮᱞ ᱯᱮ ᱱᱩᱭ ᱫᱚ ᱟᱞᱮ ᱥᱮᱸᱰᱮᱞ ᱠᱚᱞᱮ ᱥᱟᱵ ᱦᱚᱪᱚ ᱠᱟᱫᱮᱭᱟ ᱟᱨ ᱱᱚᱜᱼᱚᱭ ᱥᱤᱴᱟᱹ ᱦᱚᱸᱞᱮ ᱟᱹᱜᱩ ᱠᱟᱜᱼᱟ

ᱟᱭᱢᱟ ᱟᱭᱢᱟ ᱞᱮ ᱧᱟᱢ ᱠᱟᱜ ᱠᱚᱣᱟ ᱛᱚ ᱱᱤᱛᱚᱜ ᱤᱧ ᱯᱟᱹᱨᱤᱧ ᱤᱧ ᱯᱟᱹᱨᱤᱧ ᱥᱟᱵ ᱵᱟᱲᱟ ᱞᱮᱠᱚ ᱜᱮ ᱤᱧ ᱯᱟᱹᱨᱤᱧ ᱥᱟᱵ ᱵᱟᱲᱟ ᱞᱮᱠᱚ ᱜᱮ ᱨᱚᱠᱚᱡ ᱵᱷᱟᱭ ᱨᱚᱠᱚᱡ ᱮᱭ ᱟᱢ ᱫᱚ ᱟᱞᱟ ᱵᱷᱮᱨᱤ ᱤᱱᱴᱟᱨᱮᱥᱴᱤᱝ ᱜᱟᱭᱥ ᱚᱱᱠᱟ ᱢᱟᱥᱮ ᱵᱷᱮᱨᱤ ᱤᱱᱴᱟᱨᱮᱥᱴᱤᱝ ᱵᱷᱮᱨᱤ ᱤᱱᱴᱟᱨᱮᱥᱴᱤᱝ ᱜᱟᱭ ᱵᱩᱡᱷᱟᱹᱣ ᱵᱩᱡᱷᱟᱹᱣ ᱩᱭ ᱩᱭ

ᱟᱨ ᱱᱤᱛᱚᱜ ᱫᱚ ᱚᱲᱟᱜ ᱥᱮᱫ ᱞᱮ ᱪᱟᱞᱟᱜᱼᱟ ᱟᱹᱰᱤ ᱱᱚᱜᱼᱚᱭ ᱫᱟᱨᱮ ᱞᱟᱛᱟᱨ ᱞᱟᱛᱟᱨ ᱛᱮ ᱱᱤᱛᱚᱜ ᱫᱚᱞᱮ ᱪᱟᱞᱟᱜᱼᱟ ᱟᱨ ᱱᱤᱛᱚᱜ ᱤᱫᱤ ᱠᱟᱛᱮ ᱪᱮᱫ ᱞᱮᱠᱟᱞᱮ ᱡᱚᱢ ᱠᱚᱣᱟ ᱟᱞᱮ ᱞᱮ ᱫᱮᱠᱷᱟᱣ ᱯᱮᱭᱟ ᱟᱯᱮ ᱫᱚ ᱠᱷᱟᱹᱞᱤ ᱢᱩᱪᱟᱹᱫ ᱫᱷᱟᱹᱵᱤᱡ ᱧᱮᱞ ᱯᱮᱥᱮ ᱵᱚᱭᱦᱟ ᱠᱚ ᱵᱷᱤᱭᱟᱨᱥ ᱠᱚ ᱟᱞᱮ ᱞᱮ ᱫᱮᱠᱷᱟᱣ ᱯᱮᱭᱟ ᱟᱯᱮ ᱫᱚ ᱠᱷᱟᱹᱞᱤ ᱢᱩᱪᱟᱹᱫ ᱫᱷᱟᱹᱵᱤᱡ ᱧᱮᱞ ᱯᱮ ᱛᱤᱱᱟᱹᱜ ᱥᱤᱵᱤᱞ ᱞᱮ ᱡᱚᱢᱟ ᱚᱱᱟ ᱦᱚᱸᱞᱮ ᱫᱮᱠᱷᱟᱣ ᱯᱮᱭᱟ ᱪᱮᱫ ᱞᱮᱠᱟᱞᱮ ᱡᱚᱢᱟ ᱚᱱᱟ ᱠᱚ ᱡᱚᱛᱚ ᱞᱮ ᱫᱮᱠᱷᱟᱣ ᱯᱮᱭᱟ ᱟᱹᱰᱤ ᱵᱮᱥ ᱦᱮᱸ ᱟᱹᱰᱤ ᱵᱮᱥ ᱟᱢ ᱛᱤᱱᱟᱹᱜ ᱦᱟᱹᱠᱩᱢ ᱥᱟᱵ ᱠᱮᱫ ᱠᱚᱣᱟ ᱞᱟᱹᱭ ᱢᱮ ᱤᱧ ᱯᱟᱸᱪ ᱪᱷᱚᱭᱴᱤ ᱫᱚ ᱥᱟᱵ ᱠᱮᱫ ᱠᱚᱣᱟ ᱟᱪᱪᱷᱟ ᱴᱷᱤᱠ ᱜᱮᱭᱟ ᱢᱟ ᱳ ᱱᱩᱠᱩ ᱫᱚᱠᱚ ᱰᱤᱴᱟᱹᱢᱟ ᱱᱤᱛᱚᱜ ᱫᱚ ᱵᱷᱟᱜᱟᱣ ᱱᱟᱞᱮ ᱟᱫᱚ ᱟᱞᱮ ᱞᱮ ᱟᱹᱨᱩᱵ ᱥᱟᱯᱷᱟᱜᱼᱟ ᱟᱨ ᱱᱩᱠᱩ ᱟᱞᱮ ᱞᱮ ᱧᱟᱢ ᱠᱟᱜ ᱠᱚᱣᱟ ᱦᱟᱹᱠᱩ ᱠᱟᱴᱠᱚᱢ ᱚᱲᱟᱜ ᱛᱮ ᱤᱫᱤ ᱠᱟᱛᱮ ᱢᱚᱡᱽ ᱛᱮᱧ ᱩᱫᱩᱜ ᱯᱮᱭᱟ ᱦᱟᱸᱜ ᱫᱚ ᱟᱭᱢᱟ ᱦᱟᱹᱠᱩ ᱞᱮ ᱧᱟᱢ ᱠᱟᱜ ᱠᱚᱣᱟ

ᱮᱠᱫᱚᱢ ᱞᱟᱹᱴᱩ ᱛᱩᱲᱤ ᱜᱚᱰᱟ ᱠᱟᱱᱟ ᱚᱱᱟ ᱤᱭᱟᱹᱛᱮ ᱛᱤᱦᱤᱧ ᱧᱤᱫᱟᱹ ᱫᱚᱞᱮ ᱪᱟᱹᱰᱩ ᱟᱸᱜᱟ ᱠᱚᱣᱟ ᱟᱨ ᱜᱟᱯᱟ ᱞᱮ ᱡᱚᱢ ᱠᱚᱣᱟ ᱱᱤᱱᱟᱹᱜ ᱥᱤᱵᱤᱞᱮ ᱡᱚᱢ ᱠᱚᱣᱟ ᱵᱟᱝ ᱟᱹᱰᱤ ᱥᱤᱵᱤᱞ ᱞᱮ ᱡᱚᱢ ᱠᱚᱣᱟ ᱟᱹᱰᱤ ᱥᱤᱵᱤᱞ ᱫᱚ ᱵᱟᱝ ᱟᱹᱰᱤ ᱥᱤᱵᱤᱞ ᱪᱮᱫ ᱞᱮᱠᱟ ᱵᱚᱱ ᱡᱚᱢ ᱠᱚᱣᱟ ᱟᱹᱰᱤ ᱥᱤᱵᱤᱞ ᱞᱮ ᱡᱚᱢ ᱠᱚᱣᱟ ᱟᱞᱮ ᱫᱚ